ᱥᱟᱱᱟᱢ ᱠᱚ ᱪᱟᱞᱟᱣ ᱦᱩᱭᱩᱜ ᱠᱟᱱᱟ ᱱᱟᱦᱟᱜ ᱟᱨ ᱚᱱᱛᱮ ᱨᱮ ᱢᱮᱱᱟᱜ ᱟᱠᱟᱫ ᱠᱚ ᱟᱨ ᱱᱚᱛᱮ ᱨᱮ ᱱᱟᱦᱟᱜ ᱢᱮᱱᱟᱜ ᱟᱠᱟᱫ ᱠᱚ ᱟᱨ ᱪᱟᱞᱟᱣ ᱦᱩᱭᱩᱜ ᱠᱟᱱᱟ ᱱᱟᱦᱟᱜ ᱚᱱᱛᱮ ᱜᱮ ᱟᱨ ᱛᱤᱱᱟᱹᱜ ᱜᱟᱱ ᱜᱤᱫᱽᱨᱟᱹ ᱧᱮᱞᱮᱫ ᱠᱚᱣᱟ ᱯᱮ ᱡᱩᱫᱤ ᱵᱟᱯᱮ ᱧᱮᱞ ᱪᱤᱱᱦᱟᱹᱭᱮᱫ ᱠᱚᱣᱟ ᱥᱩᱨᱤᱧ ᱪᱟᱞᱟᱣ ᱞᱮᱱᱜᱮ ᱟᱨ ᱪᱮᱫ ᱞᱮᱠᱟᱱᱟᱜ ᱱᱩᱠᱩ ᱱᱚᱛᱮ ᱨᱮ ᱟᱫᱷᱟ ᱜᱤᱫᱽᱨᱟᱹ ᱠᱚ ᱢᱮᱱᱟᱜ ᱟᱠᱟᱫ ᱠᱚᱣᱟ

ᱱᱩᱠᱩ ᱱᱚᱜᱼᱚ ᱱᱚᱝᱠᱟ ᱠᱚ ᱛᱤᱸᱜᱩ ᱡᱟᱣᱨᱟᱭᱮᱱᱟ ᱱᱟᱦᱟᱜ ᱞᱟᱹᱭᱤᱱ ᱛᱮ ᱱᱚᱜᱼᱚ ᱱᱚᱝᱠᱟ ᱟᱨ ᱞᱟᱹᱭᱤᱱ ᱧᱮᱞ ᱠᱚ ᱛᱤᱸᱜᱩ ᱟᱛᱮ ᱪᱟᱯᱟᱞ ᱞᱟᱹᱜᱤᱫ ᱟᱠᱚ ᱛᱚ ᱫᱮᱞᱟ ᱵᱚᱱ ᱧᱮᱞ ᱠᱚᱣᱟ ᱛᱚ ᱛᱟᱝᱠᱚᱭᱮᱫᱼᱟ ᱠᱚ ᱱᱟᱦᱟᱜ ᱧᱮᱞ ᱠᱚᱣᱟ ᱯᱮ ᱛᱚ

ᱛᱚ ᱥᱟᱱᱟᱢ ᱠᱚ ᱧᱮᱞ ᱠᱮᱫ ᱯᱮ ᱵᱩᱡᱷᱟᱹᱣ ᱴᱷᱤᱠᱟᱹ ᱠᱮᱫ ᱯᱮ ᱟᱨ ᱱᱤᱛᱚᱜ ᱫᱚ ᱱᱟᱦᱟᱜ ᱚᱲᱟᱜ ᱥᱮᱫ ᱜᱮ ᱪᱟᱞᱟᱣ ᱦᱩᱭᱩᱜ ᱠᱟᱱᱟ ᱟᱨ ᱫᱟᱠᱟ ᱠᱚ ᱱᱟᱦᱟᱜ ᱡᱚᱢ ᱵᱟᱲᱟ ᱧᱚᱜ ᱦᱩᱭᱩᱜᱼᱟ ᱟᱨ ᱤᱱᱟᱹ ᱯᱚᱨᱮ ᱱᱟᱦᱟᱜ ᱵᱟᱹᱦᱩ ᱱᱟᱦᱟᱜ ᱥᱮᱴᱮᱨᱚᱜ ᱠᱟᱱᱟᱭ ᱱᱟᱦᱟᱜ ᱦᱤᱡᱩᱜ ᱠᱟᱱᱟᱭ ᱱᱟᱦᱟᱜ ᱰᱤᱭᱩᱴᱤ ᱠᱷᱚᱱ ᱱᱟᱦᱟᱜ ᱟᱨ ᱡᱚᱢ ᱵᱟᱲᱟ ᱧᱚᱜᱟᱞᱤᱧ ᱟᱨ ᱵᱟᱝ ᱠᱟᱹᱴᱤᱡ ᱢᱮᱱᱟᱜ ᱟᱠᱟᱫ ᱚᱱᱟ ᱱᱟᱦᱟᱜ ᱤᱧ ᱡᱚᱢ ᱧᱚᱜᱟ ᱫᱮᱞᱟ ᱵᱚᱱ ᱪᱟᱞᱟᱣ ᱞᱮᱱᱜᱮ ᱟᱭᱳ ᱩᱛᱩᱭᱮᱫᱼᱟ ᱧᱮᱞ ᱧᱚᱜ ᱮᱫᱟ

ᱛᱚ ᱥᱟᱱᱟᱢ ᱠᱚ ᱵᱟᱹᱦᱩ ᱡᱚᱱᱟ ᱦᱮᱡ ᱜᱚᱫ ᱟᱠᱟᱱᱟ ᱚᱱᱛᱮ ᱫᱚ ᱦᱟᱛᱟᱢ ᱱᱩᱭ ᱪᱮᱫ ᱡᱚᱢᱟᱜ ᱠᱤᱱ ᱟᱹᱜᱩ ᱠᱟᱱᱟ ᱟᱨ ᱡᱚᱢ ᱧᱚᱜ ᱤᱧ ᱫᱚ ᱱᱟᱜ ᱵᱟᱹᱧ ᱡᱚᱢᱟ ᱟᱨ ᱡᱚᱢᱟᱜ ᱠᱤᱱ ᱟᱹᱜᱩ ᱠᱟᱜᱼᱟ ᱟᱨ ᱵᱟᱹᱦᱩ ᱡᱚᱱᱟ ᱚᱱᱛᱮ ᱟᱹᱨᱩᱵᱚᱜ ᱪᱟᱞᱟᱣ ᱠᱟᱱᱟ ᱟᱫᱚ ᱦᱮᱡ ᱞᱮᱱᱜᱮ ᱤᱱᱟᱹ ᱵᱚᱱ ᱧᱮᱞᱮᱭᱟ ᱟᱨ ᱱᱚᱛᱮ ᱨᱮ ᱪᱟᱞᱟᱣ ᱠᱟᱱᱟ ᱱᱟᱜ ᱪᱮᱫ ᱠᱚ ᱞᱟᱹᱰᱩ ᱠᱚ ᱟᱹᱜᱩ ᱠᱟᱜᱼᱟ ᱠᱤᱱ ᱡᱚᱢᱟ ᱠᱤᱱ ᱟᱨ ᱪᱟᱞᱟᱣ ᱵᱚᱱ ᱧᱮᱞᱮ ᱞᱟᱹᱜᱤᱫ

ᱪᱟᱞᱟᱜ ᱟᱢ ᱪᱮᱫ ᱚᱱᱮ ᱟᱞᱮ ᱡᱟ ᱠᱤ ᱯᱷᱚᱞᱟᱱᱟ ᱵᱞᱚᱠ ᱨᱮᱯᱮ ᱧᱮᱞ ᱟᱠᱟᱫᱼᱟ ᱱᱟᱦᱟᱜ ᱟᱞᱮᱭᱟᱜ ᱜᱟᱰᱟ ᱵᱟᱹᱞᱤ ᱡᱮ ᱚᱱᱟ ᱡᱩᱫᱤ ᱚᱱᱟ ᱠᱚᱢ ᱞᱮᱵᱮᱫᱟ ᱥᱮ ᱱᱤᱛᱚᱜ ᱮᱠᱷᱮᱱ ᱡᱟᱸᱜᱟ ᱛᱮ ᱚᱱᱟ ᱞᱚ ᱯᱚᱴᱟᱜᱚᱜ ᱛᱟᱢᱟ ᱛᱚ ᱱᱚᱰᱮ ᱱᱟᱦᱟᱜ ᱵᱟᱹᱦᱩ ᱱᱟᱦᱟᱜ ᱧᱮᱞ ᱟᱹᱜᱩᱭᱮᱭᱟ ᱵᱚᱱ ᱪᱚᱞᱚ ᱵᱚᱱ ᱧᱮᱞᱮ ᱞᱮᱜᱮ

ᱨᱮᱥᱴ ᱵᱟᱹᱱᱩᱜ ᱦᱟᱛᱟᱣ ᱧᱚᱜ ᱛᱮᱦᱮᱧ ᱫᱚ ᱱᱟᱜ ᱡᱟᱹᱯᱤᱫ ᱡᱟᱹᱯᱤᱫ ᱟᱛᱮ ᱨᱮᱥᱴ ᱠᱚ ᱤᱫᱤ ᱵᱟᱲᱟ ᱛᱮ ᱥᱤᱛᱩᱝ ᱠᱟᱜ ᱛᱟᱦᱮᱸᱫ ᱥᱮ ᱚᱱᱟ ᱠᱷᱟᱹᱛᱤᱨ ᱵᱟᱹᱧ ᱩᱰᱩᱠ ᱞᱮᱱ ᱛᱟᱦᱮᱸᱫ ᱟᱨ ᱱᱤᱛᱚᱜ ᱫᱚ ᱪᱟᱨ ᱵᱟᱡᱮ ᱥᱟᱲᱮ ᱪᱟᱨ ᱵᱟᱡᱮ ᱦᱩᱭᱱᱟ ᱟᱨ ᱱᱤᱛᱚᱜ ᱫᱚ ᱱᱟᱜ ᱜᱚᱰᱟ ᱥᱮᱫ ᱜᱤᱧ ᱦᱮᱡ ᱟᱠᱟᱱᱟ ᱟᱨ ᱜᱚᱰᱟ ᱨᱮ ᱯᱟᱹᱪᱩ ᱠᱟᱜ ᱠᱚᱣᱟ ᱠᱤᱱᱛᱩ ᱜᱤᱫᱽᱨᱟᱹ ᱠᱚᱠᱚ ᱱᱟᱜ ᱨᱮᱰᱤᱜ ᱠᱟᱱᱟ ᱠᱚ ᱱᱚᱣᱟ ᱠᱚᱨᱮ ᱠᱚ ᱡᱩᱛᱟᱹ ᱠᱚᱠᱚ ᱫᱚᱦᱚ ᱡᱟᱣᱨᱟ ᱟᱠᱟᱜᱼᱟ ᱟᱨ ᱟᱞᱮ ᱨᱮᱱ ᱜᱚᱰᱟᱥ ᱛᱟᱞᱟ ᱛᱮᱦᱚᱸᱧ ᱧᱮᱞ ᱟᱯᱮ ᱤᱫᱤᱭ ᱠᱟᱱᱟ ᱪᱤᱞᱤ ᱩᱱᱤ ᱧᱮᱞ ᱟᱯᱮ ᱜᱟᱹᱬᱤ ᱤᱫᱤᱭ ᱠᱟᱱᱟ ᱜᱟᱹᱬᱤ

ᱥᱟᱱᱟᱢ ᱠᱚ ᱱᱤᱛᱚᱜ ᱫᱚ ᱠᱷᱮᱲᱚ ᱦᱩᱭᱱᱟ ᱟᱫᱚ ᱚᱱᱠᱟ ᱰᱟᱸᱰᱟ ᱦᱟᱹᱥᱩ ᱧᱚᱜ ᱤᱧ ᱠᱟᱱᱟ ᱪᱮᱫ ᱦᱚᱸ ᱵᱟᱝ ᱤᱱᱠᱟᱹ ᱜᱮ ᱴᱷᱤᱠ ᱴᱷᱟᱠ ᱜᱤᱧ ᱟᱨ ᱛᱮᱦᱮᱧ ᱫᱚ ᱱᱟᱦᱟᱜ ᱪᱟᱞᱟᱣ ᱦᱩᱭᱩᱜ ᱠᱟᱱᱟ ᱟᱵᱚ ᱤᱭᱟᱹᱛᱮ ᱢᱮᱰᱤᱠᱮᱞ ᱱᱟᱦᱟᱜ ᱤᱧ ᱪᱟᱞᱟᱜᱼᱟ ᱱᱟᱦᱟᱜ ᱟᱨ ᱱᱚᱰᱮ ᱱᱟᱦᱟᱜ ᱯᱤᱞᱟᱨ ᱠᱚ ᱜᱤᱫᱽᱨᱟᱹ ᱠᱚ ᱛᱟᱞᱮ ᱱᱟᱦᱟᱜ ᱤᱭᱟᱹ ᱯᱞᱟᱱᱴᱤᱠ ᱠᱚ ᱛᱷᱤᱭᱟᱹᱭᱮᱜᱼᱟ ᱟᱨ ᱯᱞᱟᱱᱴᱤᱠ ᱛᱤᱭᱳ ᱦᱩᱭᱩᱜ ᱠᱟᱱᱟ ᱟᱨ ᱛᱤᱭᱳ ᱵᱟᱲᱟ ᱠᱟᱛᱮᱫ ᱱᱟᱦᱟᱜ ᱚᱲᱟᱜ ᱥᱮᱫ ᱪᱟᱞᱟᱣ ᱦᱩᱭᱩᱜᱼᱟ ᱟᱨ ᱱᱚᱰᱮ ᱜᱮ ᱱᱟᱦᱟᱜ ᱵᱚᱞ ᱯᱩᱲᱤᱭᱟᱹ ᱨᱮᱜᱮ ᱱᱟᱦᱟᱜ ᱵᱞᱚᱜᱽ ᱫᱚᱧ ᱢᱩᱪᱟᱹᱫᱮᱜᱼᱟ ᱡᱩᱫᱤ ᱯᱮ ᱵᱞᱚᱜᱽ ᱯᱮ ᱠᱩᱥᱤ ᱟᱠᱟᱫᱼᱟ ᱞᱟᱭᱤᱠ ᱯᱮ ᱥᱮᱭᱟᱨ ᱯᱮ ᱥᱟᱵᱥᱠᱨᱟᱭᱤᱵᱽ ᱛᱚᱨᱟᱭ ᱯᱮ ᱟᱨ ᱜᱟᱛᱮ ᱠᱚ ᱥᱟᱶ ᱥᱮᱭᱟᱨ ᱛᱚᱨᱟᱭ ᱯᱮ ᱱᱚᱰᱮ ᱜᱮ ᱵᱞᱚᱜᱽ ᱫᱚᱧ ᱢᱩᱪᱟᱹᱫᱮᱜᱼᱟ ᱢᱟ ᱛᱚᱵᱮ ᱱᱮᱠᱥᱴ ᱵᱞᱚᱜᱽ ᱨᱮᱵᱚᱱ ᱧᱟᱯᱟᱢᱟ ᱵᱟᱭ ᱵᱟᱭ ᱤᱧ ᱯᱟᱥᱴᱟ ᱠᱷᱚᱱ ᱢᱩᱪᱟᱹᱫ ᱚᱠᱛᱚ ᱨᱮ ᱡᱚᱦᱟᱨ ᱜᱮ ᱵᱟᱭ ᱵᱟᱭ ᱡᱚᱛᱚ ᱠᱚᱜᱮ ᱥᱟᱱᱟᱢ ᱠᱚ ᱡᱚᱛᱚ ᱠᱚᱜᱮ ᱵᱟᱭ ᱵᱟᱭ